ᱟᱯᱮ ᱡᱚᱛᱚ ᱠᱚᱜᱮ ᱥᱟᱹᱜᱩᱱ ᱡᱚᱦᱟᱨ ᱟᱨ ᱥᱟᱶᱛᱮ ᱤᱧᱟᱹᱜ ᱪᱮᱱᱮᱞ ᱨᱮ ᱥᱟᱹᱜᱩᱱ ᱫᱟᱨᱟᱢ ᱛᱮᱦᱮᱧ ᱫᱚ ᱱᱚᱰᱮ ᱢᱮᱱᱟᱜᱼᱟ ᱠᱟᱭᱨᱟ ᱟᱫᱚ ᱱᱚᱣᱟ ᱫᱚ ᱵᱮᱨᱮᱞ ᱠᱟᱭᱨᱟ ᱠᱟᱱᱟ ᱟᱨ ᱱᱚᱣᱟ ᱛᱮᱫᱚ ᱢᱤᱫᱴᱟᱝ ᱱᱟᱣᱟ ᱫᱷᱟᱨᱟ ᱜᱮ ᱩᱛᱩ ᱠᱟᱛᱮ ᱩᱫᱩᱜ ᱟᱵᱚᱱᱟᱭ ᱟᱨ ᱱᱚᱛᱮ ᱫᱚ ᱱᱚᱣᱟ ᱫᱚ ᱠᱟᱱᱟ ᱡᱷᱤᱸᱜᱟᱹ ᱡᱷᱤᱸᱜᱟᱹ ᱛᱮ ᱪᱮᱫ ᱮ ᱩᱛᱩ ᱠᱟᱛᱮ ᱩᱫᱩᱜ ᱟᱵᱚᱱ ᱠᱟᱱᱟᱭ ᱚᱱᱟ ᱦᱚᱸ ᱞᱟᱦᱟ ᱥᱮᱫ ᱵᱚᱱ ᱵᱟᱰᱟᱭ ᱧᱚᱜ ᱱᱤᱛᱚᱜ ᱫᱚ ᱟᱹᱞᱩᱭ ᱦᱚᱭᱚᱭᱮᱫᱟ ᱟᱫᱚ ᱱᱚᱣᱟ ᱟᱹᱞᱩ ᱫᱚᱭ ᱢᱮᱥᱟᱞᱟ ᱦᱟᱸᱜ ᱱᱚᱣᱟ ᱡᱷᱤᱸᱜᱟᱹ ᱨᱮ ᱱᱤᱛᱚᱜ ᱫᱚ ᱪᱮᱫ ᱮᱢ ᱦᱚᱭᱚᱭᱮᱫᱟ ᱞᱟᱹᱭ ᱟᱵᱚᱱ ᱢᱮ ᱱᱤᱛᱚᱜ ᱫᱚ ᱡᱷᱤᱸᱜᱟᱹᱧ ᱦᱚᱭᱚᱭᱮᱫᱟ ᱜᱮᱫ ᱫᱚ ᱰᱷᱮᱨ ᱛᱮᱫ ᱫᱚᱧ ᱜᱮᱫ ᱟᱠᱟᱫᱟ

ᱟᱪᱪᱷᱟ ᱱᱚᱣᱟ ᱡᱷᱤᱸᱜᱟᱹ ᱜᱮ ᱨᱚᱦᱚᱲ ᱞᱮᱱᱠᱷᱟᱱ ᱚᱱᱟ ᱫᱮᱭᱟ ᱜᱟᱥᱟᱣ ᱨᱮᱱᱟᱜ ᱠᱚ ᱵᱟᱝ ᱱᱚᱣᱟ ᱫᱚ ᱵᱟᱝ ᱱᱚᱣᱟ ᱫᱚ ᱵᱟᱝ ᱱᱚᱣᱟ ᱫᱚ ᱡᱚᱢ ᱡᱷᱤᱸᱜᱟᱹ ᱠᱟᱱᱟ ᱚᱱᱟ ᱫᱚ ᱪᱤᱠᱟ ᱛᱮᱠᱚ ᱵᱩᱡᱷᱟᱹᱣᱟ ᱠᱟᱴᱟᱜ ᱡᱚᱢ ᱨᱮᱭᱟᱜ ᱡᱷᱤᱸᱜᱟᱹ ᱠᱟᱱᱟ ᱥᱮ ᱠᱟᱴᱟᱜ ᱛᱮ ᱦᱟᱲᱦᱟᱫ ᱧᱚᱜ ᱜᱮᱭᱟ ᱟᱨ ᱱᱚᱜᱼᱚᱭ ᱱᱤᱭᱟᱹ ᱛᱮᱫᱚ ᱤᱧ ᱜᱮᱫ ᱮᱫᱟ ᱡᱷᱤᱸᱜᱟᱹ ᱯᱳᱥᱛᱳ ᱞᱟᱹᱜᱤᱫ ᱱᱚᱝᱠᱟᱧ ᱜᱮᱫ ᱠᱮᱫᱟ ᱦᱚᱸᱜᱼᱚᱭ ᱡᱷᱤᱸᱜᱟᱹ ᱟᱹᱞᱩ ᱯᱳᱥᱛᱚᱧ ᱩᱛᱩᱭᱟ ᱚᱱᱟ ᱨᱮᱫᱚ ᱦᱮᱸ ᱱᱤᱱᱟᱹᱜ ᱜᱟᱱ ᱟᱫᱷᱮ ᱟᱨ ᱱᱤᱭᱟᱹ ᱵᱟᱨᱭᱟ ᱢᱟᱹᱨᱤᱪ ᱱᱤᱭᱟᱹᱜᱤᱧ ᱞᱟᱜᱟᱣᱟ ᱟᱨ ᱯᱳᱥᱛᱚ ᱦᱟᱸᱜ ᱤᱧ ᱨᱤᱫᱟ ᱟᱨ ᱮᱴᱟᱜ ᱯᱚᱭᱟᱱ ᱠᱚ ᱦᱟᱸᱜ ᱤᱧ ᱞᱟᱜᱟᱣᱟ ᱟᱨ ᱯᱮᱸᱭᱟᱡᱽ ᱨᱟᱹᱥᱩᱱ ᱫᱚ ᱵᱟᱹᱧ ᱞᱟᱜᱟᱣᱟ ᱟᱹᱞᱩ ᱟᱨ ᱱᱚᱣᱟ ᱫᱚ ᱦᱟᱸᱜ ᱯᱨᱮᱥᱟᱨ ᱠᱩᱠᱟᱨ ᱨᱮᱧ ᱥᱤᱴᱤᱭᱟ ᱟᱨ

ᱦᱮᱸ ᱱᱤᱛᱚᱜ ᱫᱚ ᱱᱚᱣᱟ ᱟᱹᱞᱩ ᱠᱚᱨᱦᱟ ᱧᱚᱜ ᱠᱤᱫᱟᱹᱧ ᱛᱷᱚᱲᱟ ᱠᱚᱨᱦᱟ ᱧᱚᱜ ᱠᱟᱛᱮ ᱢᱟᱹᱨᱤᱪ ᱤᱧ ᱨᱤᱫ ᱞᱮᱫ ᱵᱟᱨᱭᱟ ᱚᱱᱟᱧ ᱞᱟᱜᱟᱣ ᱞᱟᱦᱟᱣᱟᱜ ᱠᱟᱱᱟ ᱯᱮᱸᱭᱟᱡᱽ ᱨᱟᱹᱥᱩᱱ ᱠᱚᱫᱚ ᱵᱟᱹᱧ ᱞᱟᱜᱟᱣᱟᱜ ᱠᱟᱱᱟ ᱟᱨ ᱱᱚᱜᱼᱚᱭ ᱡᱤᱨᱟᱹ ᱜᱩᱰᱟᱹ

ᱱᱚᱣᱟ ᱡᱷᱤᱸᱜᱟᱹ ᱩᱛᱩ ᱫᱚ ᱨᱩᱱ ᱧᱚᱜ ᱠᱤᱫᱟᱹᱧ ᱟᱫᱚ ᱱᱤᱛᱚᱜ ᱫᱚ ᱛᱷᱚᱲᱟ ᱜᱟᱱ ᱫᱟᱜ ᱟᱹᱰᱤ ᱟᱸᱴ ᱫᱚ ᱵᱟᱹᱧ ᱨᱟᱥᱮᱭᱟ ᱛᱚ ᱞᱮᱴᱚ ᱞᱮᱴᱚ ᱛᱷᱚᱲᱟ ᱜᱟᱱ ᱱᱚᱜᱼᱚᱭ ᱯᱳᱥᱛᱚ ᱟᱹᱨᱩᱵ ᱤᱭᱟᱹ ᱫᱷᱤᱨᱤ ᱟᱹᱨᱩᱵ ᱫᱟᱜ ᱜᱮ ᱟᱹᱰᱤ ᱟᱸᱴ ᱫᱚ ᱵᱟᱹᱧ ᱨᱟᱥᱮᱭᱟ ᱞᱮᱴᱚ ᱞᱮᱴᱚ ᱟᱨ ᱚᱱᱮ ᱛᱷᱚᱲᱟ ᱮᱱᱟᱱᱚᱜ ᱯᱳᱥᱛᱚᱧ ᱥᱟᱨᱮᱡ ᱞᱮᱫ ᱚᱱᱟ ᱱᱤᱛᱚᱜ ᱫᱚᱧ ᱞᱟᱜᱟᱣ ᱟᱹᱞᱩ ᱯᱚᱥᱛᱚ ᱩᱛᱩ ᱥᱟᱹᱛ ᱮᱱ ᱛᱤᱧ ᱡᱷᱤᱸᱜᱟᱹ ᱦᱚᱸ ᱵᱟᱡᱟᱨ ᱠᱷᱚᱡ ᱜᱮ ᱞᱮ ᱠᱤᱨᱤᱧ ᱞᱮᱫᱟ ᱟᱹᱞᱩ ᱫᱚ ᱯᱮᱲᱟ ᱠᱚ ᱮᱢᱟᱜ ᱞᱮ ᱛᱟᱦᱮᱸᱜᱼᱟ ᱱᱤᱛ ᱦᱚᱸ ᱟᱨ ᱢᱤᱫ ᱢᱟᱥ ᱪᱟᱞᱟᱜ ᱛᱟᱞᱮᱭᱟ ᱟᱹᱞᱩ ᱫᱚ ᱥᱟᱹᱛ ᱮᱱ ᱱᱚᱣᱟ ᱵᱮᱨᱮᱞ ᱠᱟᱭᱨᱟ ᱫᱚ ᱦᱟᱸᱜ ᱤᱧ ᱩᱛᱩᱭᱟ ᱤᱱᱟᱹᱜ ᱜᱟᱱ ᱟᱹᱞᱩᱧ ᱢᱮᱥᱟᱞᱟᱜᱼᱟ

ᱠᱟᱭᱨᱟ ᱟᱨ ᱟᱹᱞᱩ ᱯᱨᱮᱥᱟᱨ ᱠᱩᱠᱟᱨ ᱨᱮ ᱥᱤᱴᱤ ᱥᱟᱹᱛ ᱦᱩᱭ ᱮᱱᱟ ᱟᱫᱚ ᱦᱚᱸᱜᱼᱚ ᱱᱚᱝᱠᱟ ᱩᱨ ᱦᱩᱭᱩᱜᱼᱟ ᱦᱚᱸᱜᱼᱚ ᱱᱚᱝᱠᱟ ᱦᱚᱸᱜᱼᱚ ᱱᱚᱝᱠᱟ ᱱᱚᱜᱼᱚᱭ ᱵᱟᱨᱭᱟ ᱫᱚ ᱞᱟᱦᱟ ᱨᱮᱧ ᱩᱨ ᱥᱟᱹᱛ ᱟᱠᱟᱫᱟ ᱱᱚᱜᱼᱚᱭ ᱯᱮᱭᱟ ᱜᱤᱧ ᱩᱨ ᱠᱮᱫᱟ ᱟᱨ ᱦᱚᱸᱜᱼᱚᱭ ᱟᱹᱞᱩ ᱛᱷᱚᱲᱟ ᱫᱚᱧ ᱚᱱᱮᱧ ᱩᱨ ᱟᱠᱟᱫᱟ ᱟᱨ ᱦᱚᱸᱜᱼᱚᱭ ᱱᱚᱜᱼᱚᱭ ᱟᱹᱞᱩ ᱟᱨ ᱠᱟᱭᱨᱟ ᱱᱚᱜᱼᱚ ᱱᱚᱝᱠᱟᱧ ᱥᱤᱯᱤ ᱜᱩᱸᱰᱟᱹ ᱠᱮᱫᱟ ᱟᱫᱚ ᱱᱤᱛᱚᱜ ᱫᱚ ᱱᱚᱜᱼᱚᱭ ᱯᱮᱸᱭᱟᱡᱽ ᱤᱧ ᱜᱮᱫ ᱟᱠᱟᱫᱟ ᱱᱚᱜᱼᱚ ᱱᱚᱝᱠᱟ ᱠᱟᱹᱴᱤᱡ ᱠᱟᱹᱴᱤᱡ ᱠᱷᱤᱫᱤ ᱠᱷᱤᱫᱤ ᱚᱱᱟᱧ ᱞᱟᱜᱟᱣᱟᱜ ᱠᱟᱱᱟ ᱟᱨ ᱦᱚᱸᱜᱼᱚᱭ ᱢᱟᱹᱨᱤᱪ ᱦᱚᱸ ᱵᱮᱨᱮᱞ ᱢᱟᱹᱨᱤᱪ ᱠᱷᱤᱫᱤ ᱠᱷᱤᱫᱤᱧ ᱜᱮᱫ ᱟᱠᱟᱫᱟ ᱟᱫᱚ ᱯᱮᱸᱭᱟᱡᱽ ᱫᱚ ᱦᱮᱸ ᱱᱤᱱ ᱛᱤᱛᱤᱜᱼᱟ ᱵᱟᱨᱭᱟ ᱟᱨ ᱢᱟᱹᱨᱤᱪ ᱦᱚᱸ ᱦᱮᱸ ᱱᱤᱱ ᱛᱤᱛᱤᱜᱼᱟ ᱵᱟᱨᱭᱟ ᱟᱨ ᱱᱤᱛᱚᱜ ᱟᱱᱫᱟᱡᱽ ᱞᱮᱠᱟ ᱵᱩᱞᱩᱝ ᱱᱚᱣᱟ ᱨᱮ ᱟᱫᱟᱜ ᱞᱮᱠᱟ ᱟᱨ ᱥᱟᱥᱟᱝ ᱦᱚᱸ ᱟᱫᱟᱜ ᱞᱮᱠᱟ ᱟᱫᱚ ᱱᱚᱣᱟ ᱢᱚᱡᱽ ᱛᱮᱧ ᱥᱤᱯᱤ ᱢᱮᱥᱟᱞᱟ ᱟᱨ ᱦᱚᱸᱜᱼᱚᱭ ᱢᱤᱫᱴᱟᱝ ᱥᱤᱢ ᱵᱤᱞᱤ ᱫᱮᱥᱤ ᱥᱤᱢ ᱵᱤᱞᱤᱧ ᱯᱚᱥᱟᱜ ᱠᱟᱱᱟ

ᱠᱟᱭᱨᱟ ᱟᱨ ᱟᱹᱞᱩ ᱵᱤᱞᱤ ᱠᱚ ᱥᱤᱯᱤ ᱢᱮᱥᱟᱞ ᱠᱟᱛᱮ ᱦᱚᱸᱜᱼᱚᱭ ᱵᱮᱱᱟᱣ ᱫᱟ ᱟᱫᱚ ᱦᱚᱸᱜᱼᱚᱭ ᱥᱟᱹᱛ ᱮᱱ ᱛᱤᱧᱟᱹ ᱱᱚᱣᱟ ᱫᱚ ᱱᱤᱛᱚᱜ ᱫᱚᱧ ᱞᱳᱭᱟ ᱱᱚᱣᱟ ᱫᱚ ᱵᱤᱠᱮᱞ ᱵᱮᱞᱟ ᱥᱮ ᱥᱤᱸᱜᱟᱹᱲ ᱵᱮᱞᱟ ᱠᱷᱟᱹᱡᱟᱹᱲᱤ ᱥᱟᱶ ᱛᱮᱦᱚᱸ ᱦᱚᱸ ᱱᱚᱝᱠᱟ ᱵᱮᱱᱟᱣ ᱠᱟᱛᱮ ᱡᱚᱢ ᱟᱹᱰᱤ ᱢᱚᱡᱽ ᱟᱹᱭᱠᱟᱹᱜᱼᱟ ᱠᱷᱟᱹᱡᱟᱹᱲᱤ ᱪᱚᱯ ᱞᱮᱠᱟ ᱟᱫᱚ ᱚᱱᱮ ᱠᱟᱭᱨᱟ ᱟᱹᱞᱩ ᱵᱤᱞᱤᱧ ᱪᱚᱯ ᱠᱮᱫ ᱵᱚᱲᱟ ᱨᱟᱠᱟᱵ ᱠᱮᱫᱟᱹᱧ ᱚᱱᱟ ᱥᱩᱱᱩᱢ ᱨᱮᱜᱮ ᱟᱫᱚ ᱦᱚᱸᱜᱼᱚᱭ ᱩᱛᱩᱭᱟᱹᱧ ᱚᱱᱟ ᱫᱚ ᱟᱫᱚ ᱟᱹᱞᱩ ᱥᱟᱶᱛᱮᱧ ᱩᱛᱩᱭᱟ ᱟᱫᱚ ᱦᱚᱸᱜᱼᱚᱭ ᱵᱟᱨᱭᱟ ᱛᱮᱡᱽ ᱯᱟᱛᱟ ᱵᱟᱨᱭᱟ ᱠᱟᱹᱴᱤᱡ ᱮᱞᱟᱪ ᱟᱨ ᱯᱮᱭᱟ ᱞᱚᱵᱚᱝᱜᱚ ᱟᱨ ᱦᱮᱸ ᱱᱤᱱᱟᱹᱜ ᱫᱟᱨᱪᱤᱱᱤ ᱚᱱᱟᱧ ᱞᱟᱜᱟᱣ ᱠᱮᱫᱟ ᱤᱱᱟᱹ ᱠᱟᱛᱮ ᱦᱚᱸᱜᱼᱚᱭ ᱯᱮᱸᱭᱟᱡᱽ ᱨᱤᱫ ᱜᱩᱸᱰᱟᱹ ᱳᱭ ᱟᱫᱷᱮ ᱢᱟᱹᱨᱤᱪ ᱟᱨ ᱨᱟᱹᱥᱩᱱ ᱚᱱᱟ ᱠᱚ ᱦᱚᱸ ᱡᱚᱛᱚ ᱠᱚᱭᱟᱢ ᱞᱟᱜᱟᱣ ᱫᱟ

ᱦᱮᱸ ᱚᱱᱟ ᱟᱹᱞᱩ ᱨᱩ ᱢᱮᱥ ᱥᱟᱹᱛ ᱮᱱ ᱛᱤᱧᱟᱹ ᱵᱚᱭᱟᱢ ᱥᱟᱶᱛᱮ ᱟᱫᱚ ᱱᱤᱛᱚᱜ ᱫᱚ ᱨᱟᱥᱮ ᱞᱮᱠᱟᱧ ᱫᱟᱜ ᱵᱩᱞᱩᱝ ᱟᱫᱟ ᱟᱫᱚ ᱨᱟᱥᱮ ᱱᱮᱜᱼᱮ ᱱᱤᱱᱟᱹᱜ ᱜᱟᱱᱤᱧ ᱫᱚᱦᱚᱭᱟ ᱟᱹᱰᱤ ᱟᱸᱴ ᱫᱚ ᱵᱟᱝ ᱟᱹᱞᱩ ᱫᱚ ᱤᱥᱤᱱ ᱮᱱᱟ ᱟᱹᱞᱩ ᱤᱥᱤᱱ ᱮᱱᱟ ᱟᱫᱚ ᱦᱚᱸᱜᱼᱚᱭ ᱮᱱᱟᱱᱚᱜ ᱚᱱᱮ ᱠᱟᱭᱨᱟ ᱟᱹᱞᱩ ᱵᱤᱞᱤᱧ ᱵᱮᱱᱟᱣ ᱟᱠᱟᱫ ᱚᱱᱟ ᱱᱤᱛᱚᱜ ᱤᱧ ᱠᱷᱟᱫᱽᱞᱮᱭᱟᱜᱼᱟ ᱱᱚᱣᱟ ᱫᱚ ᱮᱢᱱᱤ ᱛᱮᱦᱚᱸ ᱡᱚᱢᱚᱜᱼᱟ ᱠᱷᱟᱹᱡᱟᱹᱲᱤ ᱠᱚᱛᱮ ᱥᱮ ᱫᱟᱠᱟ ᱥᱟᱶ ᱛᱮᱦᱚᱸ ᱮᱢᱱᱤ ᱜᱮ ᱟᱫᱚ ᱤᱧ ᱫᱚ ᱩᱛᱩ ᱠᱟᱛᱮ ᱵᱚᱞᱮ ᱞᱮ ᱡᱚᱢᱟ ᱛᱮᱦᱮᱧ ᱫᱚ ᱟᱫᱚ ᱱᱚᱣᱟ ᱫᱚ ᱟᱹᱰᱤ ᱜᱷᱟᱹᱲᱤᱡ ᱫᱚ ᱵᱟᱝ ᱫᱩ ᱢᱤᱱᱤᱴ ᱜᱟᱱᱤᱧ ᱦᱮᱰᱮᱡᱟ ᱟᱨᱤᱧ ᱯᱷᱮᱰᱟ ᱫᱩ ᱢᱤᱱᱤᱴ ᱜᱟᱱ ᱛᱮᱱ ᱠᱟᱜ ᱠᱟᱹᱱᱟᱹᱧ ᱱᱚᱜᱼᱚᱭ ᱤᱥᱤᱱ ᱥᱟᱹᱛ ᱮᱱᱟ ᱱᱚᱜᱼᱚᱭ ᱱᱚᱜᱼᱚ ᱱᱚᱣᱟ ᱨᱮ ᱤᱭᱟᱹ ᱛᱮᱦᱮᱧᱟᱜ ᱵᱷᱤᱰᱤᱭᱳ ᱧᱮᱞ ᱠᱟᱛᱮ ᱢᱚᱡᱽ ᱯᱮ ᱟᱹᱭᱠᱟᱹᱣ ᱠᱮᱫ ᱠᱷᱟᱱ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱟᱨ ᱥᱟᱶᱛᱮ ᱥᱟᱵᱥᱠᱨᱟᱭᱤᱵᱽ ᱛᱟᱵᱚᱱ ᱯᱮ ᱢᱟ ᱛᱚᱵᱮ ᱡᱚᱦᱟᱨ